ᱥᱟᱱᱟᱢ ᱠᱚ ᱡᱚᱦᱟᱨ ᱤᱧ ᱜᱮ ᱥᱩᱱᱤᱞ ᱥᱚᱨᱮᱱ ᱫᱟ ᱥᱩᱱᱤᱞ ᱥᱚᱨᱮᱱ ᱭᱩᱴᱩᱵᱽ ᱪᱮᱱᱮᱞ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱢᱮᱱᱟᱜᱼᱟ ᱟᱨ ᱛᱮᱦᱮᱧ ᱫᱚ ᱵᱤᱥᱮᱥ ᱜᱟᱞᱢᱟᱨᱟᱣ ᱫᱤᱥᱟᱹ ᱠᱟᱛᱮᱧ ᱦᱮᱡ ᱟᱠᱟᱱᱟ ᱟᱯᱮ ᱥᱟᱢᱟᱝ ᱨᱮ ᱡᱮ ᱛᱮᱦᱮᱧ ᱥᱟᱱᱛᱷᱟᱞ ᱯᱟᱨᱜᱟᱱᱟ ᱨᱮ ᱡᱷᱟᱲᱠᱷᱚᱸᱰ ᱨᱮᱭᱟᱜ ᱥᱟᱱᱛᱟᱞ ᱯᱟᱨᱜᱟᱱᱟ ᱴᱚᱴᱷᱟ ᱨᱮ ᱛᱤᱱᱟᱹᱜ ᱤᱥᱟᱹᱭ ᱥᱤᱝᱜᱟᱨ ᱢᱮᱱᱟᱜ ᱠᱚᱣᱟ ᱥᱮ ᱛᱤᱱᱟᱹᱜ ᱤᱥᱟᱹᱭ ᱮᱠᱴᱟᱨ ᱢᱮᱱᱟᱜ ᱠᱚᱣᱟ ᱮᱠᱴᱨᱮᱥ ᱢᱮᱱᱟᱜ ᱠᱚᱣᱟ ᱛᱮᱦᱮᱧ ᱵᱷᱤᱰᱤᱭᱳ ᱮᱞᱵᱟᱢ ᱠᱚ ᱥᱩᱴᱤᱝ ᱮᱫ ᱠᱟᱱᱟ ᱢᱚᱸᱡᱽ ᱢᱚᱸᱡᱽ ᱥᱮᱨᱮᱧ ᱠᱚ ᱵᱮᱱᱟᱣ ᱮᱫ ᱠᱟᱱᱟ ᱟᱨ ᱛᱮᱦᱮᱧ ᱱᱩᱠᱩ ᱤᱥᱟᱹᱭ ᱧᱩᱛᱩᱢ ᱛᱮ ᱢᱤᱫᱴᱮᱱ ᱠᱟᱞᱟᱝ ᱠᱟᱱᱟ ᱠᱚ ᱥᱚᱢᱟᱡᱽ ᱨᱮ ᱛᱮᱦᱮᱧ ᱤᱥᱟᱹᱭ ᱠᱟᱱᱟ ᱠᱚ ᱢᱮᱱᱠᱷᱟᱱ ᱟᱵᱚ ᱤᱛᱤᱦᱟᱥ ᱵᱚᱱ ᱧᱮᱞ ᱞᱮᱠᱷᱟᱱ ᱤᱛᱤᱦᱟᱥ ᱨᱮ ᱤᱥᱟᱹᱭ ᱢᱤᱥᱱᱟᱨᱤ ᱠᱚᱫᱚ ᱟᱵᱚ ᱡᱷᱟᱲᱠᱷᱚᱸᱰ ᱯᱚᱱᱚᱛ ᱛᱮᱠᱚ ᱦᱮᱡ ᱞᱮᱱᱟ ᱥᱮ ᱮᱴᱟᱜ ᱫᱤᱥᱚᱢ ᱠᱷᱚᱱ ᱟᱵᱚ ᱵᱷᱟᱨᱚᱛ ᱫᱤᱥᱚᱢ ᱛᱮᱠᱚ ᱦᱮᱡ ᱞᱮᱱᱟ ᱟᱨ ᱟᱵᱚ ᱵᱷᱟᱨᱚᱛ ᱫᱤᱥᱚᱢ ᱞᱟᱹᱜᱤᱫ ᱟᱹᱰᱤ ᱢᱟᱨᱟᱝ ᱟᱜ ᱠᱚ ᱠᱟᱹᱢᱤ ᱠᱮᱫᱟ ᱱᱟᱣᱟ ᱱᱟᱣᱟ ᱠᱚ ᱟᱵᱤᱥᱠᱟᱨ ᱠᱮᱫᱟ ᱚᱱᱠᱟᱜᱮ ᱛᱮᱦᱤᱧ ᱟᱵᱚ ᱥᱟᱱᱛᱟᱞ ᱯᱟᱨᱜᱟᱱᱟ ᱨᱮ ᱦᱮᱡ ᱠᱟᱛᱮᱫ ᱵᱤᱥᱮᱥ ᱡᱳᱜᱽᱫᱟᱱ ᱮ ᱮᱢ ᱟᱠᱟᱫ ᱯᱤ ᱳ ᱵᱳᱨᱰᱤᱝ ᱟᱭᱢᱟ ᱯᱩᱛᱷᱤ ᱠᱚᱭ ᱚᱞ ᱟᱠᱟᱫᱟ ᱟᱭᱢᱟ ᱞᱮᱠᱟᱱᱟᱜ ᱵᱷᱟᱜᱮᱭᱟᱜ ᱮ ᱠᱟᱹᱢᱤ ᱦᱚᱴᱚ ᱟᱠᱟᱫᱟ ᱟᱵᱚ ᱥᱟᱱᱛᱟᱞ ᱯᱟᱨᱜᱟᱱᱟ ᱨᱮ ᱥᱟᱱᱛᱟᱞ ᱥᱚᱢᱟᱡᱽ ᱠᱚ ᱞᱟᱹᱜᱤᱫ ᱢᱮᱱᱠᱷᱟᱱ ᱛᱮᱦᱮᱧ ᱡᱟᱦᱟᱸᱭ ᱥᱟᱱᱛᱟᱞ ᱯᱟᱨᱜᱟᱱᱟ ᱨᱮ ᱤᱥᱟᱹᱭ ᱧᱩᱢ ᱛᱮ ᱥᱤᱝᱜᱟᱨ ᱢᱮᱱᱟᱜ ᱠᱚ ᱥᱮ ᱮᱠᱴᱟᱨ ᱮᱠᱴᱨᱮᱥ ᱢᱮᱱᱟᱜ ᱠᱚ ᱢᱤᱫ ᱞᱮᱠᱟᱛᱮᱢ ᱧᱮᱞ ᱞᱮᱠᱷᱟᱱ ᱱᱩᱠᱩ ᱫᱚ ᱥᱚᱢᱟᱡᱽ ᱵᱟᱹᱲᱤᱡ ᱨᱮᱭᱟᱜ ᱠᱚ ᱠᱟᱹᱢᱤ ᱟᱠᱟᱫᱟ ᱥᱚᱢᱟᱡᱽ ᱞᱟᱦᱟᱱᱛᱤ ᱥᱚᱢᱟᱡᱽ ᱩᱱᱱᱚᱛᱤ ᱞᱟᱹᱜᱤᱫ ᱢᱤᱫ ᱵᱟᱨ ᱠᱟᱹᱢᱤ ᱦᱚᱸ ᱯᱟᱥᱮᱡ ᱵᱟᱝ ᱧᱮᱞ ᱧᱟᱢᱚᱜ ᱛᱟᱠᱚᱣᱟ ᱛᱮᱦᱤᱧ ᱟᱹᱰᱤ ᱩᱛᱟᱹᱨ ᱥᱮᱨᱮᱧ ᱠᱚ ᱦᱟᱺᱰᱤ ᱵᱟᱵᱚᱫ ᱛᱮᱠᱚ ᱥᱮᱨᱮᱧ ᱟᱠᱟᱫᱟ ᱪᱚᱰᱚᱨ ᱦᱟᱺᱰᱤ ᱡᱷᱟᱨ ᱦᱟᱺᱰᱤ ᱟᱨ ᱯᱷᱩᱲᱩᱜ ᱦᱟᱺᱰᱤ ᱵᱳᱛᱚᱞ ᱯᱟᱹᱣᱨᱟᱹ ᱚᱱᱠᱟᱱᱟᱜ ᱥᱮᱨᱮᱧ ᱠᱚ ᱥᱮᱨᱮᱧ ᱟᱠᱟᱫᱟ ᱡᱟᱦᱟᱸ ᱫᱚ ᱥᱟᱱᱟᱢ ᱦᱚᱲ ᱠᱚ ᱤᱪᱪᱷᱟᱹᱭᱮᱫ ᱠᱟᱱᱟ ᱡᱮ ᱱᱟᱥᱟ ᱢᱩᱠᱛ ᱫᱤᱥᱚᱢ ᱦᱩᱭᱩᱜ ᱛᱟᱵᱚᱱ ᱱᱟᱥᱟ ᱢᱩᱠᱛ ᱥᱚᱢᱟᱡᱽ ᱦᱩᱭᱩᱜ ᱛᱟᱵᱚᱱ ᱢᱮᱱᱠᱷᱟᱱ ᱱᱩᱠᱩ ᱤᱥᱟᱹᱭ ᱥᱤᱝᱜᱟᱨ ᱠᱟᱱᱟ ᱠᱚ ᱱᱩᱠᱩ ᱱᱟᱥᱟ ᱨᱮᱭᱟᱜ ᱠᱚ ᱯᱨᱚᱪᱟᱨ ᱯᱨᱚᱥᱟᱨ ᱟᱠᱟᱫᱟ ᱚᱱᱟ ᱦᱚᱸ ᱤᱥᱟᱹᱭ ᱥᱤᱝᱜᱟᱨ ᱥᱟᱶᱛᱮ ᱤᱥᱟᱹᱭ ᱮᱠᱴᱟᱨ ᱮᱠᱴᱨᱮᱥ ᱠᱚ ᱢᱮᱱᱟᱜ ᱠᱚᱣᱟ ᱛᱮᱦᱮᱧ ᱚᱱᱟ ᱦᱟᱺᱰᱤ ᱴᱩᱠᱩᱡ ᱦᱚᱨᱦᱚ ᱦᱟᱺᱰᱤ ᱴᱩᱠᱩᱡ ᱫᱤᱯᱤᱞ ᱠᱟᱛᱮᱫ ᱵᱷᱤᱰᱤᱭᱳ ᱠᱚ ᱵᱮᱱᱟᱣ ᱟᱠᱟᱫᱟ ᱡᱟᱦᱟᱸᱛᱮ ᱟᱵᱚ ᱥᱟᱱᱛᱟᱞ ᱥᱚᱢᱟᱡᱽ ᱚᱱᱟ ᱦᱟᱺᱰᱤ ᱠᱷᱚᱱ ᱥᱟᱦᱟᱲᱚᱜ ᱵᱚᱱ ᱢᱮᱱᱮᱫ ᱠᱟᱱᱟ, ᱦᱟᱺᱰᱤ ᱠᱷᱚᱱ ᱥᱟᱦᱟᱲ ᱠᱚᱵᱚᱱ ᱜᱚᱴᱟᱭᱮᱫ ᱠᱟᱱᱟ᱾ ᱛᱮᱦᱮᱧ ᱱᱚᱣᱟ ᱱᱟᱥᱟ ᱵᱟᱵᱚᱛ ᱛᱮ ᱟᱵᱚ ᱨᱮᱱ ᱫᱤᱥᱚᱢ ᱜᱩᱨᱩ ᱵᱤᱨ ᱥᱤᱵᱩ ᱥᱚᱨᱮᱱ ᱟᱹᱰᱤ ᱟᱱᱫᱚᱞᱚᱱ ᱮ ᱪᱟᱞᱟᱣ ᱞᱮᱫᱟ, ᱟᱹᱰᱤ ᱟᱭᱢᱟ ᱞᱮᱠᱟᱱᱟᱜ ᱮ ᱠᱩᱨᱩᱢᱩᱴᱩ ᱞᱮᱫᱟ ᱡᱮᱢᱚᱱ ᱟᱵᱚ ᱥᱟᱱᱛᱷᱟᱞ ᱦᱚᱲ ᱠᱚ, ᱟᱹᱫᱤᱵᱟᱹᱥᱤ ᱠᱚ ᱱᱟᱥᱟ ᱢᱩᱠᱛ ᱠᱚ ᱦᱩᱭᱩᱜ ᱟᱨ ᱱᱟᱥᱟ ᱢᱩᱠᱛ ᱠᱚ ᱦᱩᱭ ᱞᱮᱱ ᱠᱷᱟᱱ ᱢᱚᱡᱽ ᱟᱹᱠᱤᱞ ᱜᱮᱭᱟᱱ ᱠᱚ ᱧᱟᱢ ᱟᱨ ᱢᱚᱡᱽ ᱦᱚᱨ ᱛᱮᱠᱚ ᱛᱟᱲᱟᱢ ᱫᱟᱲᱮᱭᱟᱜ ᱡᱟᱛᱮ ᱟᱵᱚ ᱥᱟᱱᱛᱟᱞ ᱥᱚᱢᱟᱡᱽ ᱵᱤᱠᱥᱤᱛᱚᱜ᱾ ᱥᱟᱱᱛᱟᱲ ᱦᱚᱲ ᱠᱚ ᱩᱱᱱᱚᱛᱤ, ᱟᱹᱫᱤᱵᱟᱹᱥᱤ ᱠᱚ ᱠᱮᱴᱮᱡᱚᱜ᱾ ᱢᱮᱱᱠᱷᱟᱱ ᱛᱮᱦᱮᱧ ᱱᱩᱠᱩ ᱤᱥᱟᱹᱭ ᱡᱟᱦᱟᱸᱭ ᱫᱚ ᱥᱚᱢᱟᱡᱽ ᱥᱮᱵᱚᱠ ᱧᱩᱛᱩᱢ ᱛᱮᱠᱚ ᱧᱩᱢᱩᱜ ᱠᱟᱱᱟ, ᱥᱚᱢᱟᱡᱽ ᱩᱱᱱᱚᱛᱤ ᱞᱟᱦᱟᱱᱛᱤ ᱧᱩᱛᱩᱢ ᱛᱮᱠᱚ ᱧᱩᱢᱩᱜ ᱠᱟᱱᱟ ᱢᱮᱱᱠᱷᱟᱱ ᱱᱩᱠᱩ ᱤᱥᱟᱹᱭ ᱨᱮ ᱢᱤᱫᱴᱮᱱ ᱠᱟᱞᱟᱝᱠ ᱠᱟᱱᱟ ᱠᱚ ᱟᱨ ᱱᱩᱠᱩ ᱫᱚ ᱥᱚᱢᱟᱡᱽ ᱞᱟᱦᱟᱭ ᱞᱟᱹᱜᱤᱫ ᱫᱚ ᱵᱟᱝ ᱥᱚᱢᱟᱡᱽ ᱛᱟᱭᱚᱢ ᱥᱮᱫ ᱴᱷᱮᱞᱟᱣ ᱞᱟᱹᱜᱤᱫ ᱛᱮ ᱥᱚᱢᱟᱡᱽ ᱩᱱᱱᱚᱛᱤ ᱨᱮᱭᱟᱜ ᱨᱟᱥᱛᱟ ᱠᱷᱚᱱ ᱨᱚᱠᱟᱣ ᱞᱟᱹᱜᱤᱫ ᱛᱮ ᱛᱮᱦᱮᱧ ᱱᱚᱝᱠᱟᱱᱟᱜ ᱵᱤᱰᱤᱭᱳ ᱠᱚ ᱵᱮᱱᱟᱣᱮᱫ ᱠᱟᱱᱟ, ᱱᱚᱝᱠᱟᱱᱟᱜ ᱦᱟᱨᱠᱟᱛ ᱠᱚ ᱠᱟᱹᱢᱤᱭᱮᱫ ᱠᱟᱱᱟ ᱡᱟᱦᱟᱸ ᱛᱮ ᱟᱵᱚᱣᱟᱜ ᱥᱚᱢᱟᱡᱽ ᱰᱩᱵᱩᱡᱚᱜᱼᱟ᱾ ᱥᱚᱢᱟᱡᱽ ᱵᱟᱭ ᱩᱱᱱᱚᱛᱤᱭᱟ ᱦᱚᱲ ᱠᱚ ᱚᱱᱟ ᱱᱟᱥᱟ ᱥᱮᱫ ᱠᱚ ᱟᱹᱭᱩᱨᱚᱜᱼᱟ ᱛᱮᱦᱮᱧ ᱵᱟᱹᱦᱩ ᱡᱟᱶᱟᱭᱚᱜ ᱨᱮᱭᱟᱜ ᱫᱩᱞᱟᱹᱲ ᱫᱩᱯᱩᱞᱟᱹᱲ ᱨᱮᱭᱟᱜ ᱟᱨ ᱱᱟᱥᱟᱭ ᱨᱮᱭᱟᱜ ᱵᱷᱤᱰᱤᱭᱳ ᱠᱚ ᱵᱮᱱᱟᱣᱟ ᱟᱨ ᱱᱟᱥᱮ ᱦᱩᱫᱤᱥ ᱵᱤᱪᱟᱹᱨ ᱯᱮ ᱤᱥᱟᱹᱭ ᱯᱮ ᱧᱩᱢᱩᱜ ᱠᱟᱱᱟ ᱤᱥᱟᱹᱭ ᱠᱟᱱᱟ ᱯᱮ ᱟᱯᱮ ᱫᱚ ᱢᱚᱡᱽ ᱵᱷᱤᱰᱤᱭᱳ ᱢᱚᱡᱽ ᱥᱮᱨᱮᱧ ᱠᱚ ᱵᱮᱱᱟᱣ ᱡᱟᱹᱨᱩᱲ ᱠᱟᱱᱟ ᱡᱟᱦᱟᱸᱛᱮ ᱥᱚᱢᱟᱡᱽ ᱨᱮᱭᱟᱜ ᱩᱱᱱᱚᱛᱤ ᱦᱩᱭᱩᱜ ᱡᱟᱦᱟᱸᱛᱮ ᱟᱹᱫᱤᱵᱟᱹᱥᱤ ᱠᱚ ᱩᱱᱱᱚᱛᱤ ᱡᱟᱦᱟᱸᱛᱮ ᱟᱹᱫᱤᱵᱟᱹᱥᱤ ᱠᱚᱣᱟᱜ ᱢᱮᱫ ᱢᱟᱨᱥᱟᱞᱚᱜ ᱵᱩᱫᱷ ᱟᱹᱠᱤᱞ ᱟᱹᱪᱩᱨᱚᱜ ᱛᱟᱠᱚ ᱛᱮᱦᱮᱧ ᱱᱩᱠᱩᱣᱟᱜ ᱵᱷᱤᱰᱤᱭᱳ ᱧᱮᱞᱛᱮ ᱮᱱᱮᱡ ᱥᱮᱨᱮᱧ ᱧᱮᱞᱛᱮ ᱟᱨ ᱟᱞᱚᱢ ᱢᱮᱱᱟ ᱦᱚᱲ ᱠᱚ ᱱᱚᱝᱠᱟ ᱠᱚ ᱞᱮᱞᱦᱟ ᱪᱟᱵᱟ ᱟᱠᱟᱱᱟ ᱱᱚᱝᱠᱟ ᱠᱚ ᱞᱮᱞᱦᱟ ᱪᱟᱵᱟ ᱟᱠᱟᱱᱟ ᱟᱠᱚᱣᱟᱜ ᱥᱚᱢᱟᱡᱽ ᱠᱚ ᱦᱤᱲᱤᱧ ᱪᱟᱵᱟ ᱟᱠᱟᱫᱟ ᱤᱧ ᱮᱠᱴᱨᱮᱥ ᱠᱚ ᱧᱮᱞ ᱠᱚᱯᱮ ᱢᱚᱡᱽ ᱢᱚᱡᱽ ᱚᱲᱟᱜ ᱫᱩᱣᱟᱹᱨ ᱨᱮᱱ ᱠᱩᱲᱤ ᱠᱚᱲᱟ ᱠᱚ ᱠᱟᱱᱟ ᱠᱚ ᱢᱚᱡᱽ ᱢᱚᱡᱽ ᱯᱟᱲᱦᱟᱜ ᱠᱩᱲᱤ ᱠᱚ ᱢᱮᱱᱟᱜ ᱠᱚᱣᱟ ᱱᱚᱝᱠᱟᱱᱟᱜ ᱩᱞᱩᱝ ᱠᱚ ᱥᱚᱫᱚᱨ ᱟᱠᱟᱫᱼᱟ ᱟᱵᱚᱣᱟᱜ ᱤᱱᱟᱹᱜ ᱞᱩᱜᱤ ᱯᱟᱹᱧᱪᱤ ᱦᱚᱨᱚᱜ ᱵᱟᱸᱫᱮ ᱤᱱᱟᱹᱜ ᱢᱚᱡᱽ ᱢᱚᱡᱽ ᱰᱨᱮᱥ ᱢᱮᱱᱟᱜ ᱛᱟᱵᱚᱱᱟ ᱢᱮᱱᱠᱷᱟᱱ ᱟᱠᱚᱣᱟᱜ ᱜᱳᱣᱰᱤ ᱯᱨᱚᱫᱚᱨᱥᱚᱱ ᱨᱮᱠᱚ ᱪᱷᱩᱴᱟᱹᱣ ᱟᱠᱟᱱᱟ᱾ ᱤᱠᱟᱹ ᱠᱟᱹᱧ ᱟᱯᱮ ᱢᱤᱫᱴᱮᱱ ᱠᱟᱛᱷᱟ ᱨᱚᱲ ᱥᱟᱱᱟᱧ ᱠᱟᱱᱟ ᱨᱚᱲ ᱫᱚ ᱵᱟᱹᱧ ᱢᱮᱱᱮᱫ ᱠᱟᱱᱟ ᱢᱮᱱᱠᱷᱟᱱ ᱵᱟᱹᱧ ᱫᱚᱦᱚ ᱥᱟᱢᱵᱲᱟᱣ ᱫᱟᱲᱮᱭᱟᱜ ᱠᱟᱱᱟ ᱟᱵᱚ ᱵᱷᱟᱨᱚᱛ ᱫᱤᱥᱚᱢ ᱨᱮᱭᱟᱜ ᱠᱮᱨᱟᱞᱟ ᱯᱚᱱᱚᱛ ᱨᱮ ᱟᱭᱳ ᱦᱚᱲ ᱠᱚ ᱱᱚᱣᱟ ᱱᱩᱱᱩ ᱮᱥᱮᱫ ᱞᱟᱹᱜᱤᱫ ᱛᱮ ᱥᱚᱨᱠᱟᱨ ᱴᱮᱠᱥ ᱮ ᱠᱚᱭᱮᱫ ᱠᱚ ᱛᱟᱦᱮᱱᱟ ᱟᱨ ᱚᱱᱟ ᱴᱮᱠᱥ ᱵᱟᱝ ᱮᱢᱚᱜ ᱠᱷᱟᱹᱛᱤᱨ ᱛᱮ ᱢᱤᱫᱴᱮᱱ ᱢᱟᱹᱡᱷᱤ ᱟᱭᱟᱜ ᱱᱩᱱᱩ ᱫᱟᱛᱨᱚᱢ ᱛᱮ ᱜᱮᱫ ᱠᱟᱛᱮ ᱜᱮᱫ ᱠᱮᱫ ᱛᱟᱭᱟᱭ ᱟᱨ ᱚᱱᱟ ᱵᱟᱭ ᱧᱮᱞ ᱥᱟᱦᱟᱣ ᱞᱮᱫ ᱛᱮ ᱩᱱᱤ ᱨᱮᱱ ᱡᱟᱶᱟᱭ ᱦᱚᱸᱭ ᱜᱚᱡ ᱮᱱᱟ ᱤᱱᱟᱹᱜ ᱢᱟᱨᱟᱝ ᱵᱚᱞᱤᱫᱟᱱ ᱠᱤᱱ ᱮᱢ ᱠᱮᱫᱟ ᱡᱩᱨᱤ ᱯᱟᱹᱨᱤ ᱠᱤᱱ ᱡᱟᱛᱮ ᱟᱹᱫᱤᱵᱟᱹᱥᱤ ᱠᱚ ᱞᱟᱛᱟᱨ ᱡᱟᱹᱛᱤ ᱠᱚ ᱱᱚᱣᱟ ᱟᱠᱚᱣᱟᱜ ᱢᱚᱞᱚᱝ ᱨᱮᱭᱟᱜ ᱩᱰᱩᱝ ᱛᱮᱫ ᱠᱚ ᱫᱟᱯᱟᱞ ᱞᱟᱹᱜᱤᱫ ᱛᱮ ᱤᱱᱟᱹᱜ ᱠᱚ ᱥᱚᱝᱜᱷᱟᱨᱥ ᱠᱮᱫᱟ ᱤᱱᱟᱹᱜ ᱠᱚ ᱥᱚᱝᱜᱷᱟᱨᱥ ᱠᱮᱫᱟ ᱩᱱᱤ ᱢᱟᱹᱡᱷᱤ ᱟᱭᱟᱜ ᱱᱩᱱᱩ ᱜᱮᱫ ᱪᱷᱟᱰᱟᱣ ᱠᱟᱛᱮ ᱩᱱᱤ ᱛᱟᱹᱦᱥᱤᱞᱫᱟᱨ ᱴᱷᱮᱱᱮ ᱤᱫᱤ ᱠᱮᱫᱟ ᱡᱟᱦᱟᱸᱭ ᱫᱚ ᱴᱮᱠᱥ ᱮ ᱦᱟᱛᱟᱣᱮᱫ ᱛᱟᱦᱮᱱᱟ ᱱᱚᱣᱟ ᱱᱩᱱᱩ ᱫᱟᱯᱟᱞ ᱧᱩᱛᱩᱢ ᱛᱮ ᱢᱮᱱᱠᱷᱟᱱ ᱛᱮᱦᱮᱧ ᱟᱵᱚᱣᱟᱜ ᱥᱚᱢᱟᱡᱽ ᱨᱮ ᱚᱱᱟ ᱦᱚᱸ ᱤᱥᱟᱹᱭ ᱦᱚᱲ ᱠᱚ ᱟᱨᱮ ᱱᱚᱣᱟ ᱱᱩᱱᱩ ᱩᱫᱩᱜ ᱞᱟᱹᱜᱤᱫ ᱱᱚᱣᱟ ᱥᱚᱫᱚᱨ ᱞᱟᱹᱜᱤᱫ ᱪᱮᱫ ᱡᱟᱹᱨᱩᱲ ᱢᱮᱱᱟᱜᱼᱟ ᱛᱮᱦᱮᱧ ᱩᱱᱟᱹᱜ ᱠᱚ ᱵᱟᱞᱤᱫᱟᱱ ᱠᱮᱫᱟ ᱩᱱᱟᱹᱜ ᱥᱚᱝᱜᱷᱚᱨᱥ ᱠᱮᱫᱟ ᱠᱚ ᱱᱚᱣᱟ ᱱᱩᱱᱩ ᱮᱥᱮᱫ ᱞᱟᱹᱜᱤᱫ ᱛᱮ ᱢᱮᱱᱠᱷᱟᱱ ᱛᱮᱦᱮᱧ ᱟᱯᱮ ᱡᱩᱣᱟᱹᱱ ᱠᱩᱲᱤ ᱠᱚ ᱟᱨᱮ ᱮᱥᱮᱫ ᱯᱮ ᱢᱚᱡᱽ ᱛᱮ ᱮᱥᱮᱫ ᱯᱮ ᱟᱹᱰᱤ ᱥᱚᱝᱜᱷᱚᱨᱥ ᱠᱟᱛᱮ ᱟᱹᱰᱤ ᱢᱩᱥᱠᱤᱞ ᱛᱮ ᱱᱚᱣᱟ ᱫᱟᱯᱟᱞ ᱞᱟᱹᱜᱤᱫ ᱢᱤᱫᱴᱮᱱ ᱫᱟᱣ ᱵᱚᱱ ᱧᱟᱢ ᱟᱠᱟᱫᱟ ᱟᱨᱮ ᱵᱷᱤᱰᱤᱭᱳ ᱵᱮᱱᱟᱣ ᱯᱮ ᱥᱩᱴᱤᱝ ᱯᱮ ᱠᱷᱟᱹᱞᱤ ᱯᱚᱭᱥᱟ ᱠᱟᱢᱟᱣ ᱞᱟᱹᱜᱤᱫ ᱟᱨ ᱧᱩᱛᱩᱢ ᱦᱟᱹᱨ ᱞᱟᱹᱜᱤᱫ ᱫᱚ ᱵᱟᱝ ᱟᱵᱚᱣᱟᱜ ᱥᱚᱢᱟᱡᱽ ᱥᱩᱨᱚᱠᱠᱷᱤᱛ ᱞᱟᱹᱜᱤᱫ ᱟᱵᱚᱣᱟᱜ ᱥᱚᱢᱟᱡᱽ ᱵᱟᱧᱪᱟᱣ ᱞᱟᱹᱜᱤᱫ ᱦᱚᱸ ᱨᱤᱠᱟᱹᱭ ᱯᱮ ᱤᱧ ᱮᱴᱟᱜ ᱦᱚᱲ ᱠᱚᱫᱚ ᱪᱮᱫ ᱦᱚᱸ ᱵᱟᱹᱧ ᱢᱮᱛᱟ ᱠᱚᱣᱟ ᱤᱧ ᱢᱤᱫᱴᱮᱱ ᱤᱥᱟᱹᱭ ᱠᱟᱹᱱᱟᱹᱧ ᱤᱥᱟᱹᱭ ᱥᱚᱢᱟᱡᱽ ᱨᱮᱱ ᱠᱟᱹᱱᱟᱹᱧ ᱟᱯᱮ ᱤᱥᱟᱹᱭ ᱥᱚᱢᱟᱡᱽ ᱠᱷᱚᱱ ᱯᱮ ᱦᱤᱡᱩᱜ ᱠᱟᱱᱟ ᱢᱮᱱᱠᱷᱟᱱ ᱱᱚᱝᱠᱟᱱ ᱦᱟᱨᱠᱟᱛ ᱯᱮ ᱠᱟᱹᱢᱤᱭᱮᱫ ᱠᱟᱱᱟ ᱞᱟᱡᱟᱣ ᱥᱚᱨᱚᱢ ᱦᱚᱸ ᱱᱟᱥᱮ ᱵᱟᱯᱮ ᱵᱩᱡᱷᱟᱹᱣᱮᱫᱼᱟ ᱛᱮᱦᱮᱧ ᱟᱵᱚ ᱥᱟᱱᱛᱟᱲ ᱠᱚ ᱤᱥᱟᱹᱭ ᱡᱩᱣᱟᱹᱱ ᱠᱩᱲᱤᱼᱠᱚᱲᱟ ᱠᱚ ᱦᱩᱭ ᱠᱟᱛᱮᱫ ᱛᱮᱦᱮᱧ ᱚᱞᱪᱤᱠᱤ ᱟᱯᱱᱟᱨᱟᱜ ᱦᱚᱨᱚᱯ ᱠᱟᱱᱟ ᱢᱮᱱᱛᱮ ᱵᱟᱯᱮ ᱪᱤᱱᱦᱟᱹᱣ ᱞᱮᱫᱟ᱾ ᱛᱮᱦᱮᱧ ᱟᱵᱚ ᱞᱟᱹᱜᱤᱫ ᱱᱚᱣᱟ ᱫᱚ ᱢᱤᱫᱴᱮᱱ ᱜᱚᱨᱚᱵᱽ ᱨᱮᱭᱟᱜ ᱠᱟᱛᱷᱟ ᱠᱟᱱᱟ ᱟᱢ ᱡᱟᱦᱟᱸ ᱫᱷᱚᱨᱚᱢ ᱨᱮᱜᱮ ᱢᱮᱱᱟᱜ ᱢᱮ ᱢᱮᱱᱠᱷᱟᱱ ᱥᱠᱨᱤᱯᱴ ᱥᱮ ᱦᱚᱨᱚᱯ ᱫᱚ ᱥᱟᱱᱟᱢ ᱡᱟᱹᱛᱤ ᱡᱟᱱᱟᱢ ᱥᱟᱱᱟᱢ ᱫᱷᱚᱨᱚᱢ ᱠᱚ ᱞᱟᱹᱜᱤᱫ ᱠᱟᱱᱟ ᱟᱨ ᱱᱚᱣᱟ ᱫᱚ ᱟᱯᱱᱟᱨ ᱡᱟᱹᱨᱩᱲ ᱠᱟᱱᱟ᱾ ᱟᱨᱮ ᱵᱷᱟᱨᱚᱛ ᱥᱚᱨᱠᱟᱨ ᱱᱚᱣᱟ ᱢᱟᱱᱭᱚᱛᱟᱭ ᱮᱢᱟᱣᱟᱫᱟ᱾ ᱡᱷᱟᱨᱠᱷᱚᱸᱰ ᱥᱚᱨᱠᱟᱨ ᱱᱚᱣᱟᱭ ᱦᱟᱨᱟ ᱵᱩᱨᱩᱭ ᱞᱟᱹᱜᱤᱫ ᱮ ᱠᱩᱨᱩᱢᱩᱴᱩᱭᱮᱫ ᱠᱟᱱᱟ ᱢᱮᱱᱠᱷᱟᱱ ᱟᱯᱮ ᱠᱟᱹᱴᱤᱡ ᱪᱟᱞᱟᱝ ᱦᱚᱲ ᱚᱱᱟ ᱦᱚᱸ ᱯᱩᱨᱟᱹ ᱵᱷᱟᱨᱚᱛ ᱫᱤᱥᱚᱢ ᱨᱮᱭᱟᱜ ᱧᱩᱛᱩᱢᱟᱱᱟᱜ ᱡᱷᱟᱨᱠᱷᱚᱸᱰ ᱯᱚᱱᱚᱛ ᱨᱮᱭᱟᱜ ᱥᱟᱱᱛᱷᱟᱞ ᱯᱟᱨᱜᱟᱱᱟ ᱨᱮᱭᱟᱜ ᱱᱟᱢᱟᱱᱟᱜ ᱧᱩᱛᱩᱢᱟᱱᱟᱜ ᱮᱥ ᱯᱤ ᱠᱚᱞᱮᱡᱽ ᱨᱮᱱ ᱯᱟᱹᱴᱷᱩᱣᱟᱹ ᱠᱚ ᱡᱟᱦᱟᱸᱭ ᱫᱚᱯᱮ ᱵᱩᱫ ᱟᱹᱠᱤᱞ ᱟᱠᱟᱱᱟ ᱞᱮᱞᱦᱟ ᱦᱚᱲ ᱫᱚᱯᱮ ᱵᱟᱝ ᱠᱟᱱᱟ ᱛᱮ ᱤᱥᱟᱹᱭ ᱜᱷᱟᱨᱚᱸᱡᱽ ᱠᱷᱚᱱ ᱠᱟᱱᱟ ᱯᱮ ᱤᱥᱟᱹᱭ ᱦᱚᱲ ᱠᱚ ᱠᱟᱱᱟ ᱯᱮ ᱤᱥᱟᱹᱭ ᱧᱩᱛᱩᱢ ᱢᱮᱱᱟᱜ ᱛᱟᱯᱮᱭᱟ ᱟᱨ ᱟᱯᱮ ᱠᱷᱟᱹᱛᱤᱨ ᱛᱮ ᱛᱮᱦᱮᱧ ᱥᱟᱱᱟᱢ ᱤᱥᱟᱹᱭ ᱦᱚᱲ ᱠᱚ ᱵᱚᱫᱽᱱᱟᱢ ᱟᱠᱟᱱᱟ ᱥᱟᱱᱟᱢ ᱤᱥᱟᱹᱭ ᱥᱚᱢᱟᱡᱽ ᱵᱚᱫᱱᱟᱢ ᱟᱠᱟᱱᱟ᱾ ᱱᱤᱛ ᱦᱚᱸ ᱥᱚᱢᱚᱭ ᱢᱮᱱᱟᱜᱼᱟ ᱢᱚᱱᱮ ᱟᱹᱪᱩᱨ ᱛᱟᱯᱮ ᱟᱨ ᱫᱤᱥᱚᱢ ᱦᱚᱲ ᱴᱷᱮᱱ ᱤᱠᱟᱹ ᱠᱚᱭ ᱯᱮ ᱟᱨ ᱱᱚᱝᱠᱟᱱ ᱱᱤᱪ ᱦᱟᱨᱠᱟᱛ ᱫᱚ ᱮᱠᱫᱚᱢ ᱟᱞᱚ ᱯᱮ ᱠᱟᱹᱢᱤᱭᱟ᱾ ᱥᱮᱨᱮᱧ ᱵᱮᱱᱟᱣ ᱯᱮ ᱢᱚᱡᱽ ᱢᱚᱡᱽ ᱥᱮᱨᱮᱧ ᱯᱮ ᱡᱟᱦᱟᱸ ᱛᱮ ᱟᱹᱫᱤᱵᱟᱹᱥᱤ ᱠᱚᱣᱟᱜ ᱩᱱᱱᱚᱛᱤ ᱦᱩᱭᱩᱜ, ᱥᱚᱢᱟᱡᱽ ᱞᱟᱦᱟᱜ᱾ ᱵᱤᱰᱤᱭᱳ ᱵᱮᱱᱟᱣ ᱯᱮ ᱡᱟᱦᱟᱸ ᱛᱮ ᱫᱟᱨᱟᱭ ᱠᱟᱱ ᱦᱟᱯᱮᱱ ᱠᱟᱱ ᱯᱤᱲᱦᱤ ᱠᱚ ᱥᱤᱠᱷᱱᱟᱹᱛᱚᱜ ᱟᱨ ᱠᱚ ᱪᱮᱫᱚᱜ᱾ ᱛᱮᱦᱮᱧ ᱵᱚᱱ ᱧᱮᱞ ᱞᱮᱠᱷᱟᱱ ᱵᱤᱫᱮᱥ ᱨᱮᱱ ᱦᱚᱲ ᱠᱚᱵᱚᱱ ᱧᱮᱞᱮᱫ ᱠᱚ ᱛᱟᱦᱮᱱᱟ ᱠᱟᱹᱴᱤᱡ ᱠᱟᱹᱴᱤᱡ ᱠᱤᱪᱨᱤᱡ ᱠᱚ ᱦᱚᱨᱚᱜᱮᱫ ᱛᱟᱦᱮᱱᱟ ᱟᱨ ᱟᱵᱚ ᱫᱚ ᱩᱱᱠᱩᱣᱟᱜ ᱵᱚᱱ ᱱᱟᱜᱟᱞ ᱠᱮᱫᱟ ᱛᱮᱦᱮᱧ ᱟᱵᱚᱨᱮᱱ ᱦᱚᱲ ᱠᱚ ᱚᱱᱟ ᱚᱞᱚᱜ ᱯᱟᱲᱦᱟᱜ ᱦᱚᱲ ᱠᱚ ᱟᱨᱮ ᱚᱲᱮᱡ ᱠᱤᱪᱨᱤᱡ ᱦᱚᱨᱚᱜ ᱠᱚ ᱮᱦᱚᱵ ᱮᱱᱟ ᱠᱟᱹᱴᱤᱡ ᱠᱟᱹᱴᱤᱡ ᱠᱤᱪᱨᱤᱡ ᱦᱚᱨᱚᱜ ᱠᱚ ᱮᱦᱚᱵ ᱮᱱᱟ ᱟᱵᱚ ᱛᱤᱥ ᱦᱚᱸ ᱵᱟᱵᱚᱱ ᱱᱟᱜᱟᱞ ᱮᱫᱟ ᱵᱤᱫᱮᱥ ᱨᱮᱱ ᱦᱚᱲ ᱠᱚᱫᱚ ᱢᱟᱨᱟᱝ ᱢᱟᱨᱟᱝ ᱠᱚ ᱟᱵᱤᱥᱠᱟᱨ ᱠᱮᱫᱟ ᱢᱟᱨᱟᱝ ᱢᱟᱨᱟᱝ ᱟᱜ ᱠᱚ ᱠᱟᱹᱢᱤ ᱠᱮᱫᱟ ᱟᱨ ᱛᱤᱦᱤᱧ ᱩᱱᱠᱩ ᱫᱚ ᱯᱟᱥᱟᱭ ᱴᱟᱠᱟ ᱛᱮᱠᱚ ᱞᱟᱦᱟ ᱜᱮᱭᱟ ᱟᱨ ᱥᱟᱱᱟᱢᱟᱜ ᱛᱮ ᱚᱞᱚᱜ ᱯᱟᱲᱦᱟᱜ ᱛᱮ ᱟᱹᱠᱤᱞ ᱜᱮᱭᱟᱱ ᱛᱮᱠᱚ ᱞᱟᱦᱟ ᱜᱮᱭᱟ ᱛᱤᱥ ᱦᱚᱸ ᱚᱱᱟ ᱫᱚ ᱵᱟᱵᱚᱱ ᱦᱩᱫᱤᱥ ᱞᱮᱫᱟ ᱟᱨ ᱛᱤᱦᱤᱧ ᱟᱹᱠᱤᱞ ᱟᱠᱟᱱᱟ ᱵᱚᱱ ᱢᱮᱱᱠᱷᱟᱱ ᱟᱵᱚ ᱴᱷᱮᱱ ᱯᱟᱭᱥᱟ ᱴᱟᱠᱟ ᱠᱟᱹᱢᱤ ᱜᱮᱭᱟ ᱱᱤᱛᱚᱜ ᱡᱷᱚᱛᱚᱣᱟᱜ ᱛᱮᱵᱚᱱ ᱛᱟᱭᱚᱢ ᱜᱮᱭᱟ ᱠᱷᱟᱹᱞᱤ ᱟᱵᱚ ᱫᱚ ᱦᱟᱺᱰᱤ ᱧᱩ ᱯᱟᱹᱣᱨᱟᱹ ᱧᱩ ᱛᱮ ᱟᱨ ᱮᱱᱮᱡ ᱥᱮᱨᱮᱧ ᱛᱮᱵᱚᱱ ᱞᱟᱦᱟ ᱜᱮᱭᱟ ᱤᱱᱟᱹ ᱪᱷᱟᱰᱟ ᱪᱮᱫ ᱢᱮᱱᱟᱜᱼᱟ ᱟᱵᱚ ᱴᱷᱮᱱ ᱨᱮ ᱮᱱᱮᱡ ᱥᱮᱨᱮᱧ ᱜᱮ ᱢᱟᱨᱟᱝ ᱫᱷᱚᱱ ᱠᱟᱱᱟ ᱢᱟᱨᱟᱝ ᱨᱟᱹᱥᱠᱟᱹ ᱠᱟᱱᱟ ᱤᱱᱟᱹ ᱢᱚᱛᱚ ᱛᱮ ᱠᱟᱹᱢᱤ ᱫᱚ ᱵᱟᱭ ᱪᱟᱞᱟᱜᱼᱟ ᱟᱵᱚ ᱫᱚ ᱨᱟᱹᱥᱠᱟᱹ ᱵᱟᱞᱟᱝ ᱨᱟᱹᱥ ᱦᱚᱲ ᱠᱟᱱᱟ ᱵᱚᱱ ᱤᱱᱟᱹ ᱢᱚᱛᱚ ᱛᱮ ᱠᱟᱹᱢᱤ ᱫᱚ ᱵᱟᱭ ᱪᱟᱞᱟᱜᱼᱟ ᱮᱱᱮᱡ ᱥᱮᱨᱮᱧ ᱥᱟᱶ ᱥᱟᱶᱛᱮ ᱚᱞᱚᱜ ᱯᱟᱲᱦᱟᱜ ᱥᱟᱶ ᱥᱟᱶᱛᱮ ᱴᱟᱠᱟ ᱯᱚᱭᱥᱟ ᱟᱨᱡᱟᱣ ᱟᱨ ᱢᱟᱱ ᱟᱨᱡᱟᱣ ᱡᱚᱛᱚ ᱠᱷᱚᱱ ᱢᱟᱨᱟᱝ ᱡᱤᱱᱤᱥ ᱠᱟᱱᱟ ᱟᱵᱚ ᱫᱚ ᱢᱟᱱ ᱚᱠᱟ ᱨᱮᱵᱚᱱ ᱦᱟᱹᱨ ᱫᱟᱲᱮᱭᱟᱫᱟ, ᱚᱠᱟ ᱨᱮᱵᱚᱱ ᱟᱨᱡᱟᱣ ᱫᱟᱲᱮᱭᱟᱫᱟ? ᱛᱮᱦᱮᱧ ᱢᱟᱨᱟᱝ ᱢᱟᱨᱟᱝ ᱥᱤᱝᱜᱟᱨ ᱠᱚ ᱢᱮᱱᱟᱜ ᱯᱮᱭᱟ, ᱟᱯᱮ ᱤᱥᱟᱹᱭ ᱥᱚᱢᱟᱡᱽ ᱠᱷᱚᱱ ᱯᱮ ᱦᱤᱡᱩᱜ ᱠᱟᱱᱟ᱾ ᱢᱟᱨᱟᱝ ᱢᱟᱨᱟᱝ ᱮᱠᱴᱟᱨ ᱟᱨ ᱮᱠᱴᱨᱮᱥ ᱠᱚ ᱢᱮᱱᱟᱜ ᱯᱮᱭᱟ, ᱧᱩᱛᱩᱢ ᱚᱠᱟ ᱨᱮᱯᱮ ᱦᱟᱛᱟᱣ ᱫᱟᱲᱮᱭᱟᱫᱟ? ᱛᱮᱦᱮᱧ ᱛᱤᱱᱟᱹᱜ ᱠᱚ ᱮᱜᱮᱨ ᱮᱫ ᱯᱮᱭᱟ, ᱛᱷᱚᱲᱟ ᱦᱚᱸ ᱞᱟᱡᱟᱣ ᱵᱟᱯᱮ ᱵᱩᱡᱷᱟᱹᱣ ᱮᱫᱟ᱾ ᱫᱤᱥᱚᱢ ᱦᱚᱲ ᱠᱚ ᱮᱜᱮᱨ ᱮᱫ ᱯᱮᱭᱟ, ᱫᱤᱱᱟᱹᱢ ᱠᱚ ᱮᱜᱮᱨ ᱮᱫ ᱯᱮᱭᱟ᱾ ᱟᱨᱮ ᱢᱳᱵᱟᱭᱤᱞ ᱤᱧ ᱥᱟᱵ ᱞᱮᱠᱷᱟᱱ ᱜᱮ, ᱭᱩᱴᱩᱵᱽ ᱤᱧ ᱪᱟᱹᱞᱩ ᱞᱮᱠᱷᱟᱱ ᱜᱮ ᱟᱯᱮᱭᱟᱜ ᱮᱜᱮᱨ ᱜᱤᱧ ᱟᱸᱡᱚᱢᱮᱫᱼᱟ᱾ ᱛᱷᱚᱲᱟ ᱦᱚᱸ ᱵᱟᱯᱮ ᱞᱟᱡᱟᱜ ᱠᱟᱱᱟ᱾ ᱞᱟᱡᱟᱜ ᱯᱮ ᱱᱟᱥᱮ᱾

ᱛᱷᱚᱲᱟ ᱥᱚᱢᱚᱭ ᱩᱰᱩᱠ ᱠᱟᱛᱮ ᱟᱯᱮ ᱜᱩᱱᱟᱹᱱ ᱟᱯᱮ ᱜᱟᱸᱰᱚᱱ ᱟᱯᱮ ᱟᱯᱮ ᱤᱥᱟᱹᱭ ᱠᱟᱱᱟ ᱯᱮ ᱢᱮᱱᱛᱮ ᱤᱥᱟᱹᱭ ᱧᱩᱛᱩᱢ ᱯᱮ ᱦᱟᱛᱟᱣ ᱟᱠᱟᱫᱟ ᱢᱮᱱᱛᱮ ᱟᱯᱮ ᱛᱤᱦᱤᱧ ᱥᱚᱢᱟᱡᱽ ᱞᱟᱹᱜᱤᱫ ᱪᱮᱫ ᱯᱮ ᱪᱤᱠᱟ ᱠᱮᱫᱟ ᱪᱮᱫ ᱯᱮ ᱠᱟᱹᱢᱤ ᱠᱮᱫᱟ ᱛᱤᱦᱤᱧ ᱟᱹᱰᱤ ᱩᱛᱟᱹᱨ ᱦᱚᱲ ᱠᱚ ᱤᱥᱟᱹᱭ ᱥᱚᱢᱟᱡᱽ ᱠᱷᱚᱱ ᱠᱚ ᱦᱮᱡ ᱞᱮᱱᱟ ᱟᱨ ᱫᱤᱥᱚᱢ ᱞᱟᱹᱜᱤᱫ ᱟᱹᱰᱤ ᱩᱛᱟᱹᱨ ᱠᱚ ᱠᱟᱹᱢᱤ ᱦᱚᱴᱚ ᱠᱟᱫᱟ ᱟᱨ ᱛᱤᱦᱤᱧ ᱟᱯᱮ ᱱᱚᱣᱟ ᱥᱟᱱᱛᱷᱟᱞ ᱯᱨᱚᱜᱟᱱᱟ ᱨᱮ ᱵᱤᱥᱮᱥ ᱠᱟᱨ ᱟᱯᱮ ᱫᱚ ᱤᱥᱟᱹᱭ ᱦᱚᱲ ᱧᱩᱛᱩᱢ ᱛᱮ ᱛᱤᱦᱤᱧ ᱢᱤᱫᱴᱮᱱ ᱠᱟᱞᱟᱝ ᱠᱟᱱᱟ ᱯᱮ ᱫᱷᱟᱯᱟ ᱠᱟᱱᱟ ᱯᱮ ᱛᱮᱦᱮᱧ ᱟᱯᱮ ᱠᱟᱹᱴᱤᱡ ᱪᱟᱞᱟᱝ ᱦᱚᱲ ᱠᱷᱟᱹᱛᱤᱨ ᱛᱮ ᱯᱩᱨᱟᱹ ᱤᱥᱟᱹᱭ ᱥᱚᱢᱟᱡᱽ ᱵᱚᱫᱱᱟᱢ ᱟᱠᱟᱱᱟ ᱛᱮᱦᱮᱧ ᱛᱤᱱᱟᱹᱜ ᱦᱚᱲ ᱠᱚ ᱨᱚᱦᱮᱫ ᱮ ᱠᱟᱱᱟ ᱛᱤᱱᱟᱹᱜ ᱦᱚᱲ ᱠᱚ ᱮᱜᱮᱨᱮᱫ ᱠᱟᱱᱟ ᱤᱥᱟᱹᱭ ᱥᱚᱢᱟᱡᱽ ᱨᱮᱱ ᱦᱚᱲ ᱠᱚ ᱮᱜᱮᱨᱮᱫ ᱠᱚᱣᱟ ᱟᱨ ᱮᱢᱟᱱ ᱛᱮᱭᱟᱜ ᱟᱭᱢᱟ ᱞᱮᱠᱟᱱ ᱠᱟᱛᱷᱟ ᱠᱚ ᱨᱚᱲᱮᱫ ᱠᱟᱱᱟ ᱟᱯᱮ ᱠᱟᱹᱴᱤᱡ ᱪᱟᱞᱟᱝ ᱦᱚᱲ ᱠᱷᱟᱹᱛᱤᱨ ᱛᱮ ᱵᱟᱹᱜᱤ ᱯᱮ ᱵᱟᱹᱜᱤ ᱯᱮ ᱱᱚᱝᱠᱟᱱᱟᱜ ᱱᱤᱪ ᱦᱟᱨᱠᱟᱛ ᱠᱚ ᱠᱟᱹᱢᱤ ᱯᱮ ᱵᱟᱹᱜᱤ ᱯᱮ ᱟᱨ ᱢᱚᱱᱮ ᱟᱹᱪᱩᱨ ᱛᱟᱯᱮ ᱱᱤᱛ ᱦᱚᱸ ᱥᱚᱢᱚᱭ ᱢᱮᱱᱟᱜᱼᱟ ᱢᱚᱱᱮ ᱟᱹᱪᱩᱨ ᱯᱮ ᱠᱟᱥᱛᱟᱜ ᱯᱮ ᱟᱨ ᱤᱠᱟᱹ ᱠᱚᱭ ᱯᱮ ᱟᱹᱰᱤ ᱩᱥᱟᱹᱨᱟ ᱤᱠᱟᱹ ᱠᱚᱭ ᱯᱮ ᱤᱧ ᱢᱟ ᱨᱚᱲ ᱛᱮᱦᱚᱸ ᱞᱟᱡᱟᱣᱤᱧ ᱵᱩᱡᱷᱟᱹᱣᱟ ᱟᱨ ᱤᱭᱩᱴᱩᱵᱽ ᱮᱢ ᱢᱚᱴᱟᱜ ᱢᱳᱵᱟᱭᱤᱞ ᱮᱢ ᱥᱟᱵ ᱞᱮᱠᱷᱟᱱ ᱜᱮ ᱟᱯᱮᱭᱟᱜ ᱮᱜᱮᱨ ᱜᱤᱧ ᱧᱮᱞ ᱧᱟᱢᱮᱜᱼᱟ ᱵᱷᱤᱰᱤᱭᱳ ᱨᱮ ᱵᱟᱝ ᱦᱤᱡᱩᱜ ᱥᱟᱱᱟᱭᱤᱧ ᱠᱟᱱᱟ ᱤᱭᱩᱴᱩᱵᱽ ᱪᱮᱱᱮᱞ ᱟᱭᱢᱟ ᱫᱤᱱᱤᱧ ᱵᱮᱱᱟᱣ ᱠᱟᱫᱟ ᱢᱮᱱᱠᱷᱟᱱ ᱱᱚᱝᱠᱟᱱ ᱵᱷᱤᱰᱤᱭᱳ ᱨᱮ ᱨᱚᱨᱚᱲ ᱜᱮ ᱵᱟᱝ ᱥᱟᱱᱟᱭᱤᱧ ᱠᱟᱱᱟ ᱢᱮᱱᱠᱷᱟᱱ ᱛᱮᱦᱮᱧ ᱤᱧ ᱵᱟᱹᱧ ᱥᱟᱢᱵᱲᱟᱣ ᱫᱟᱲᱮᱭᱟᱫᱟ ᱤᱧᱟᱹᱜ ᱢᱚᱱᱮ ᱨᱮᱭᱟᱜ ᱠᱟᱛᱷᱟ

ᱢᱚᱱᱮ ᱫᱩᱠ ᱠᱟᱱ ᱛᱟᱯᱮ ᱠᱷᱟᱱ ᱫᱟᱭᱟ ᱠᱟᱛᱮ ᱤᱠᱟᱹᱧ ᱠᱷᱚᱡᱚᱜ ᱠᱟᱱᱟ ᱤᱠᱟᱹ ᱠᱟᱹᱧ ᱯᱮ ᱟᱨ ᱱᱚᱣᱟ ᱵᱷᱤᱰᱤᱭᱳ ᱧᱮᱧᱮᱞ ᱠᱟᱱ ᱥᱟᱱᱟᱢ ᱵᱚᱭᱦᱟ ᱟᱨ ᱢᱤᱥᱨᱟ ᱠᱚ ᱟᱯᱮ ᱴᱷᱮᱱ ᱱᱮᱦᱚᱨ ᱢᱮᱱᱟᱜᱼᱟ ᱫᱟᱭᱟ ᱠᱟᱛᱮ ᱥᱮᱭᱟᱨ ᱛᱟᱵᱚᱱ ᱯᱮ ᱤᱱᱟᱹᱜ ᱥᱮᱭᱟᱨ ᱛᱟᱵᱚᱱ ᱯᱮ ᱡᱮᱢᱚᱱ ᱥᱟᱱᱟᱢ ᱤᱥᱟᱹᱭ ᱦᱚᱲ ᱠᱚ ᱴᱷᱮᱱ ᱥᱮᱴᱮᱨᱚᱜ ᱡᱟᱦᱟᱸᱭ ᱫᱚ ᱤᱥᱟᱹᱭ ᱧᱩᱛᱩᱢ ᱠᱟᱱᱟ ᱠᱚ ᱢᱮᱱᱠᱷᱟᱱ ᱤᱥᱟᱹᱭ ᱧᱩᱛᱩᱢ ᱛᱮ ᱠᱟᱞᱟᱝ ᱠᱟᱱᱟ ᱠᱚ ᱩᱱᱠᱩ ᱦᱟᱹᱵᱤᱡ ᱱᱚᱣᱟ ᱵᱷᱤᱰᱤᱭᱳ ᱥᱮᱴᱮᱨᱚᱜ ᱟᱨ ᱱᱚᱣᱟ ᱵᱷᱤᱰᱤᱭᱳ ᱟᱸᱡᱚᱢ ᱛᱮ ᱟᱠᱚᱣᱟᱜ ᱢᱚᱱᱮ ᱠᱚ ᱟᱹᱪᱩᱨ ᱟᱨ ᱦᱟᱯᱮᱱ ᱠᱟᱱ ᱫᱤᱱ ᱨᱮ ᱡᱮᱢᱚᱱ ᱥᱟᱢᱟᱡᱽ ᱞᱟᱹᱜᱤᱫ ᱢᱤᱫᱴᱮᱱ ᱱᱟᱯᱟᱭ ᱠᱟᱹᱢᱤ ᱥᱮ ᱢᱚᱡᱽ ᱠᱟᱹᱢᱤ ᱠᱚ ᱠᱟᱹᱢᱤ ᱞᱟᱹᱜᱤᱫ ᱠᱚ ᱨᱤᱠᱟᱹᱭᱮᱫ ᱟᱯᱮ ᱴᱷᱮᱱ ᱱᱮᱦᱚᱨ ᱢᱮᱱᱟᱜᱼᱟ ᱞᱟᱭᱤᱠ ᱯᱮ ᱟᱨ ᱥᱮᱭᱟᱨ ᱯᱮ ᱟᱨ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱟ ᱫᱟᱭᱟ ᱠᱟᱛᱮ ᱠᱚᱢᱮᱱᱴ ᱥᱮ ᱵᱟᱲᱟᱭ ᱦᱚᱪᱚᱧ ᱯᱮ ᱡᱮᱢᱚᱱ ᱟᱨᱦᱚᱸ ᱱᱚᱝᱠᱟ ᱜᱮ ᱱᱟᱣᱟ ᱱᱟᱣᱟ ᱢᱳᱴᱤᱵᱷᱮᱥᱚᱱ ᱥᱮ ᱱᱟᱣᱟ ᱱᱟᱣᱟ ᱵᱷᱤᱰᱤᱭᱳ ᱠᱚ ᱟᱯᱮ ᱛᱟᱞᱟᱨᱮᱧ ᱟᱹᱜᱩ ᱫᱟᱲᱮᱭᱟᱜ ᱢᱟ ᱮᱱᱠᱷᱟᱱ ᱟᱯᱮ ᱴᱷᱮᱱ ᱠᱷᱚᱱ ᱵᱤᱫᱟᱹᱧ ᱠᱷᱚᱡᱽ ᱠᱟᱱᱟ ᱡᱟᱦᱟᱸᱭ ᱯᱮ ᱱᱟᱣᱟ ᱜᱮ ᱠᱷᱟᱱ ᱫᱟᱭᱟ ᱠᱟᱛᱮ ᱥᱟᱵᱥᱠᱨᱟᱭᱤᱵᱽ ᱫᱚ ᱟᱞᱚᱯᱮ ᱦᱤᱲᱤᱧᱟ ᱢᱟ ᱥᱟᱱᱟᱢ ᱠᱚ ᱫᱚᱦᱲᱟ ᱛᱮ ᱡᱚᱦᱟᱨ